ᱨᱚᱢᱚᱡᱽ ᱨᱚᱢᱡᱷᱚᱢ ᱨᱟᱹᱥᱠᱟᱹ ᱟᱠᱷᱲᱟ ᱤᱭᱩᱴᱩᱵᱽ ᱪᱮᱱᱮᱞ ᱯᱟᱦᱴᱟ ᱠᱷᱚᱱᱟᱜ ᱞᱟᱦᱟᱛᱮ ᱥᱟᱱᱟᱢ ᱠᱚᱜᱮ ᱟᱹᱞᱤᱧᱟᱜ ᱞᱟᱥᱟᱬᱦᱮᱫ ᱜᱚᱰ ᱡᱚᱦᱟᱨ ᱛᱮᱦᱮᱧ ᱱᱚᱣᱟ ᱤᱭᱩᱴᱩᱵᱽ ᱪᱮᱱᱮᱞ ᱛᱟᱞᱟᱛᱮ ᱢᱤᱫ ᱚᱱᱚᱬᱦᱮ ᱟᱹᱜᱩ ᱠᱟᱛᱮ ᱞᱤᱧ ᱦᱮᱡ ᱥᱮᱴᱮᱨ ᱟᱠᱟᱱ ᱛᱟᱵᱚᱱᱟ ᱟᱨ ᱡᱟᱦᱟᱸ ᱚᱱᱚᱬᱦᱮ ᱟᱹᱜᱩ ᱠᱟᱛᱮ ᱞᱤᱧ ᱦᱮᱡ ᱥᱮᱴᱮᱨ ᱟᱠᱟᱱᱟ ᱚᱱᱟ ᱚᱱᱚᱬᱦᱮ ᱨᱮᱱᱟᱜ ᱧᱩᱛᱩᱢ ᱫᱚ ᱦᱩᱭᱩᱜ ᱠᱟᱱᱟ ᱡᱟᱱᱟᱢ ᱟᱭᱳ ᱚᱱᱚᱬᱦᱤᱭᱟᱹ ᱫᱚᱠᱤᱱ ᱦᱩᱭᱩᱜ ᱠᱟᱱᱟ ᱵᱷᱚᱸᱡᱽ ᱠᱩᱞ ᱵᱟᱹᱵᱩ ᱵᱤᱱᱳᱫ ᱠᱩᱢᱟᱨ ᱴᱩᱰᱩ ᱛᱤᱠᱤᱱ ᱫᱮᱞᱟᱵᱚᱱ ᱛᱚᱵᱮ ᱱᱚᱣᱟ ᱡᱟᱱᱟᱢ ᱟᱭᱳ ᱚᱱᱚᱬᱦᱮ ᱵᱤᱱᱳᱫ ᱵᱟᱹᱵᱩ ᱛᱤᱠᱤᱱᱟᱜ ᱢᱚᱪᱟ ᱠᱷᱚᱱ ᱵᱚᱱ ᱟᱸᱡᱚᱢ ᱥᱟᱶ ᱜᱮ ᱞᱮᱜᱮ ᱡᱟᱱᱟᱢ ᱟᱭᱳ ᱢᱮᱱᱟᱭ ᱛᱮᱜᱮ ᱛᱚ ᱞᱮᱵᱮᱫ ᱟᱠᱟᱫ ᱟᱢ ᱱᱚᱣᱟ ᱫᱷᱩᱲᱤ ᱫᱷᱟᱹᱨᱛᱤ ᱥᱩᱴ ᱵᱩᱴ ᱦᱚᱨᱚᱜ ᱠᱟᱛᱮ ᱫᱟᱬᱟ ᱠᱮ ᱠᱟᱱᱟᱢ ᱟᱹᱰᱤ ᱯᱷᱩᱨᱛᱤ ᱱᱚ ᱢᱟᱥ ᱱᱚ ᱫᱤᱱ ᱫᱚᱦᱚ ᱞᱮᱫ ᱢᱮᱭᱟᱭ ᱟᱡᱟᱜ ᱠᱚᱞᱮ ᱨᱮ ᱫᱤᱱ ᱜᱮ ᱩᱢ ᱟᱹᱨᱩᱵ ᱢᱮᱭᱟᱭ ᱦᱩᱰᱤᱧ ᱦᱩᱰᱤᱧ ᱵᱟᱞᱮ ᱨᱮ ᱟᱡ ᱵᱟᱭ ᱡᱚᱢᱟ ᱵᱚᱨᱚᱝ ᱮᱱᱦᱚᱸ ᱟᱢᱮ ᱟᱡᱚᱢᱮ ᱡᱟᱱᱟᱢ ᱟᱭᱳᱣᱟᱜ ᱥᱤᱠᱷᱟᱹᱣ ᱠᱟᱛᱷᱟ ᱱᱮᱛᱟᱨ ᱫᱚ ᱡᱚᱡᱚᱢᱮ ᱛᱤᱱ ᱜᱮ ᱟᱡᱚ ᱟᱢᱟᱭ ᱞᱟᱹᱰᱩ ᱠᱟᱛᱮ ᱜᱩᱞ ᱜᱩᱞ ᱱᱮᱛᱟᱨ ᱫᱚᱢ ᱧᱟᱢᱮᱜᱼᱟ ᱡᱟᱱᱟᱢ ᱟᱭᱳᱣᱟᱜ ᱜᱮ ᱡᱚᱛᱚ ᱵᱷᱩᱞ ᱛᱤᱱᱟᱹᱜ ᱠᱚᱥᱴᱚ ᱛᱮ ᱦᱟᱨᱟ ᱞᱮᱫ ᱢᱮᱭᱟᱭ ᱚᱱᱟ ᱫᱚ ᱵᱟᱝᱜᱮᱢ ᱩᱭᱦᱟᱹᱨ ᱟᱢ ᱥᱩᱢᱩᱝ ᱠᱟᱛ ᱠᱩᱥᱤ ᱠᱟᱛᱮ ᱜᱮ ᱱᱮᱛᱟᱨ ᱫᱚᱢ ᱱᱟᱹᱭᱦᱟᱹᱨ ᱛᱤ ᱥᱩᱯᱩᱨᱮ ᱥᱟᱵ ᱠᱟᱛᱮ ᱪᱮᱫᱟᱜ ᱢᱮᱭᱟᱭ ᱛᱟᱲᱟᱢ ᱱᱮᱛᱟᱨ ᱫᱚᱢ ᱟᱹᱲᱤᱥᱟᱜ ᱠᱟᱱᱟ ᱡᱟᱱᱟᱢ ᱟᱭᱳᱣᱟᱜ ᱨᱚᱲ ᱟᱲᱟᱝ ᱨᱟᱪᱟ ᱠᱚᱭ ᱡᱚᱜᱽ ᱛᱟᱦᱮᱸᱫ ᱫᱮᱭᱟᱨᱮ ᱠᱷᱟᱹᱰᱩ ᱠᱟᱛᱮ ᱞᱚᱞᱚ ᱫᱟᱠᱟᱭ ᱟᱡᱚ ᱟᱢᱟ ᱫᱤᱱ ᱜᱮ ᱞᱟᱹᱰᱩ ᱠᱟᱛᱮ ᱱᱮᱛᱟᱨ ᱫᱚ ᱡᱟᱱᱟᱢ ᱟᱭᱳᱣᱟᱜ ᱟᱲᱟᱝ ᱵᱮᱨᱮᱞ ᱛᱤᱨᱤᱞ ᱞᱮᱠᱟ ᱠᱟᱥᱟᱭᱮᱱ ᱟᱫ ᱰᱟᱹᱝᱨᱤ ᱞᱮᱠᱟ ᱟᱢ ᱢᱟ ᱦᱚᱲ ᱚᱲᱟᱜ ᱨᱮᱢ ᱵᱟᱥᱟᱭᱮᱱ ᱜᱤᱫᱽᱨᱟᱹ ᱡᱚᱦᱚᱜᱼᱮ ᱩᱢ ᱟᱹᱨᱩᱵ ᱢᱮᱭᱟ ᱡᱟᱱᱟᱢ ᱟᱭᱳ ᱜᱮ ᱫᱤᱱᱟᱹᱢ ᱟᱢ ᱯᱟᱹᱨᱤ ᱥᱮᱵᱟ ᱡᱚᱛᱚᱱᱮ ᱢᱮ ᱵᱚᱸᱜᱟ ᱵᱩᱨᱩ ᱠᱚ ᱥᱤᱱᱟᱹᱢ ᱜᱤᱫᱽᱨᱟᱹ ᱡᱚᱦᱚᱜ ᱫᱚ ᱡᱟᱱᱟᱢ ᱟᱭᱳ ᱜᱮ ᱜᱷᱟᱱᱮ ᱜᱮᱢ ᱠᱷᱚᱡᱟᱨ ᱡᱟᱱᱟᱢ ᱟᱭᱳ ᱪᱮᱛᱟᱱ ᱨᱮ ᱟᱞᱚᱢ ᱫᱚᱦᱚᱭ ᱢᱚᱱᱮ ᱡᱤᱣᱤ ᱛᱟᱢ ᱵᱮᱡᱟᱨ ᱡᱟᱱᱟᱢ ᱟᱭᱳᱣᱟᱜ ᱢᱚᱱᱮ ᱡᱤᱣᱤ ᱟᱞᱚᱢ ᱫᱚᱦᱚᱭ ᱛᱟᱭᱟ ᱠᱷᱟᱨᱟᱯ ᱜᱩᱡᱩᱜ ᱢᱟᱲᱟᱝ ᱨᱮ ᱵᱟᱝᱠᱷᱟᱱ ᱜᱤᱰᱤ ᱚᱴᱚ ᱟᱢᱟᱭ ᱥᱟᱨᱟᱯ ᱡᱟᱱᱟᱢ ᱟᱭᱳ ᱠᱷᱚᱱᱟᱜ ᱚᱠᱚᱭ ᱦᱚᱸ ᱵᱟᱹᱱᱩᱜ ᱠᱚᱣᱟ ᱢᱟᱨᱟᱝ ᱫᱩᱠ ᱵᱤᱯᱚᱫ ᱨᱩᱣᱟᱹ ᱦᱟᱹᱥᱩ ᱨᱮ ᱟᱭᱳ ᱟᱭᱳ ᱜᱮᱢ ᱜᱮᱨᱟᱝ ᱵᱟᱝ ᱵᱚᱱ ᱦᱟᱨᱠᱮᱛ ᱥᱟᱥᱮᱛ ᱠᱚᱣᱟ ᱡᱚᱛᱚ ᱦᱚᱲ ᱜᱮᱵᱚᱱ ᱠᱳᱥᱤᱥ ᱡᱟᱱᱟᱢ ᱟᱭᱳ ᱠᱚ ᱮᱢᱚᱜ ᱜᱮᱭᱟ ᱱᱤᱦᱟᱹᱛ ᱜᱮ ᱟᱥᱤᱥ ᱡᱚᱛᱚ ᱦᱚᱲ ᱜᱮ ᱟᱸᱡᱚᱢ ᱫᱚᱨᱠᱟᱨᱚᱜ ᱠᱟᱱ ᱜᱮᱭᱟ ᱡᱟᱱᱟᱢ ᱟᱭᱳᱣᱟᱜ ᱫᱚ ᱟᱫᱮᱥ ᱨᱟᱺᱰᱤᱭᱮᱱᱮ ᱵᱟᱝᱮ ᱪᱷᱟᱹᱰᱩᱭᱮᱱᱮ ᱵᱟᱝ ᱞᱟᱹᱠᱛᱤᱜ ᱠᱟᱱᱟ ᱵᱷᱟᱫᱮᱥ ᱡᱟᱱᱟᱢ ᱟᱭᱳ ᱫᱚ ᱡᱚᱛᱚᱱᱮ ᱢᱮ ᱫᱩᱠ ᱵᱮᱲᱟ ᱨᱮᱭ ᱫᱩᱞᱟᱹᱲ ᱢᱮ ᱵᱟᱹᱲᱤᱡ ᱮᱢ ᱠᱟᱹᱢᱤ ᱠᱷᱟᱱ ᱫᱚ ᱫᱤᱱ ᱜᱮ ᱚᱨ ᱨᱩᱣᱟᱹᱲ ᱢᱮ ᱚᱱᱟ ᱪᱮᱠᱟ ᱵᱩᱜᱤ ᱦᱚᱨ ᱛᱮᱜᱮ ᱞᱟᱹᱠᱛᱤᱜ ᱠᱟᱱᱟ ᱛᱟᱲᱟᱢ ᱡᱟᱱᱟᱢ ᱟᱭᱳ ᱛᱤᱱᱟᱹᱜ ᱮ ᱚᱲᱟᱣ ᱟᱢ ᱠᱷᱟᱹᱛᱤᱨ ᱠᱚᱲᱟᱢ ᱟᱹᱰᱤ ᱛᱮᱫ ᱜᱮ ᱥᱚᱨᱮᱥ ᱟᱹᱭᱠᱟᱹᱣ ᱟᱭᱳ ᱩᱢᱩᱞ ᱟᱧᱪᱟᱨ ᱡᱟᱱᱟᱢ ᱟᱭᱳᱭ ᱛᱟᱦᱮᱱ ᱠᱷᱟᱱ ᱫᱚ ᱵᱟᱝᱜᱮ ᱵᱩᱡᱷᱟᱹᱜ ᱱᱟᱪᱟᱨ ᱡᱟᱱᱟᱢ ᱟᱭᱳ ᱫᱚ ᱡᱚᱛᱚ ᱱᱮᱢᱮ ᱦᱩᱭᱩᱜ ᱛᱟᱢᱟ ᱫᱷᱚᱨᱢᱚ ᱢᱤᱫ ᱫᱤᱱ ᱦᱤᱞᱳᱜ ᱧᱟᱢ ᱜᱮᱭᱟᱢ ᱱᱚᱣᱟ ᱨᱮᱱᱟᱜ ᱠᱚᱨᱢᱚ ᱡᱚᱛᱚᱣᱟᱜ ᱠᱟᱹᱢᱤ ᱨᱮᱜᱮ ᱦᱩᱭᱩᱜ ᱛᱟᱢᱟ ᱥᱟᱹᱨᱤᱜᱮ ᱥᱟᱨ ᱥᱟᱹᱜᱩᱱ ᱟᱢ ᱪᱮᱛᱟᱱ ᱨᱮ ᱮᱴᱠᱮᱴᱚᱬᱮ ᱛᱤᱥᱦᱚᱸ ᱵᱟᱝᱜᱮ ᱛᱤᱸᱜᱩᱱ ᱡᱟᱱᱟᱢ ᱟᱭᱳᱣᱟᱜ ᱟᱫᱮᱥ ᱫᱚ ᱞᱟᱹᱠᱛᱤᱜ ᱠᱟᱱ ᱜᱮᱭᱟ ᱯᱟᱲᱚᱱ ᱛᱚᱵᱮ ᱮᱱᱟᱝ ᱵᱟᱭ ᱵᱟᱡᱟᱣ ᱟᱢ ᱴᱷᱮᱱ ᱪᱚᱸᱰ ᱪᱟᱲᱚᱱ ᱦᱟᱨᱟ ᱞᱮᱫ ᱢᱮᱭᱟᱭ ᱡᱟᱱᱟᱢ ᱟᱭᱳ ᱜᱮ ᱞᱚᱠᱟ ᱞᱚᱠᱟᱛᱮ ᱡᱟᱱᱟᱢ ᱟᱭᱳ ᱦᱤᱲᱤᱧ ᱠᱟᱛᱮ ᱪᱟᱞᱟᱜ ᱠᱟᱱᱟᱢ ᱱᱤᱛᱚᱜ ᱚᱠᱟᱛᱮ ᱵᱟᱹᱜᱤ ᱚᱴᱚᱣᱟᱭ ᱠᱷᱟᱱᱮᱢ ᱡᱟᱱᱟᱢ ᱟᱭᱳ ᱫᱩᱠ ᱠᱚᱥᱴᱚ ᱨᱮ ᱧᱩᱨᱩᱜ ᱟᱹᱛᱩ ᱴᱚᱞᱟ ᱨᱮᱱ ᱦᱚᱲ ᱯᱟᱥᱮ ᱚᱸᱰᱮ ᱫᱚ ᱵᱟᱠᱚ ᱥᱩᱨᱩᱜ ᱟᱭᱳ ᱦᱚᱲ ᱠᱚᱫᱚ ᱵᱟᱝ ᱞᱟᱹᱠᱛᱤᱜ ᱠᱟᱱᱟ ᱯᱚᱥᱲᱟ ᱢᱟᱜᱟᱞ ᱪᱮ ᱠᱟᱛᱷᱟ ᱛᱮ ᱨᱚᱲ ᱠᱩᱪᱤᱛ ᱱᱟᱯᱟᱭ ᱥᱟᱺᱦᱤᱡ ᱨᱚᱲ ᱯᱮ ᱚᱠᱟ ᱠᱟᱱᱟ ᱩᱪᱤᱛ